ᱡᱚᱦᱟᱨ ᱜᱮ ᱥᱟᱱᱟᱢ ᱠᱚ ᱟᱯᱮ ᱡᱚᱛᱚ ᱠᱚᱣᱟᱜ ᱥᱟᱹᱜᱩᱱ ᱫᱟᱨᱟᱢ ᱢᱮᱱᱟᱜ ᱛᱤᱧᱟ ᱱᱚᱣᱟ ᱵᱷᱤᱰᱤᱭᱳ ᱨᱮ ᱟᱨ ᱛᱮᱦᱮᱧ ᱫᱚ ᱦᱟᱸᱜ ᱢᱤᱫ ᱱᱟᱣᱟ ᱡᱟᱭᱜᱟᱧ ᱩᱫᱩᱜ ᱟᱯᱮᱭᱟ ᱟᱨ ᱱᱩᱱᱟᱹᱜ ᱫᱤᱱ ᱵᱷᱤᱰᱤᱭᱳ ᱵᱟᱝ ᱦᱤᱡᱩᱜ ᱠᱟᱱᱟ ᱪᱮᱫ ᱠᱷᱟᱹᱛᱤᱨ ᱛᱮ ᱦᱟᱸᱜ ᱵᱩᱡᱽ ᱫᱟᱲᱮᱭᱟᱜ ᱠᱟᱱᱟ ᱯᱮ ᱟᱨ ᱟᱹᱰᱤ ᱡᱳᱨ ᱵᱮᱥᱛᱚ ᱢᱤᱱᱟᱹᱧᱟ ᱠᱟᱹᱢᱤ ᱠᱚᱨᱮ ᱛᱚ ᱤᱧ ᱫᱚ ᱦᱟᱸᱜ ᱠᱷᱟᱱ ᱪᱮᱫ ᱤᱧ ᱠᱟᱹᱢᱤ ᱛᱟᱵᱚᱱᱟ ᱚᱱᱟ ᱠᱟᱹᱢᱤ ᱛᱮᱧ ᱩᱫᱩᱜ ᱟᱯᱮ ᱛᱟᱵᱚᱱᱟ ᱪᱮᱫ ᱤᱧ ᱠᱟᱹᱢᱤ ᱠᱟᱱᱟ ᱚᱱᱟ ᱦᱟᱸᱜ ᱤᱧ ᱩᱫᱩᱜ ᱟᱯᱮ ᱛᱟᱵᱚᱱᱟ ᱟᱨ ᱛᱮᱦᱮᱧ ᱵᱷᱤᱰᱤᱭᱳ ᱮᱛᱚᱦᱚᱵ ᱠᱷᱚᱱ ᱢᱩᱪᱟᱹᱫ ᱫᱷᱟᱹᱵᱤᱡ ᱧᱮᱞ ᱛᱟᱵᱚᱱ ᱯᱮ ᱟᱨ ᱠᱟᱹᱢᱤ ᱜᱤᱧ ᱩᱫᱩᱜ ᱠᱟᱱᱟ ᱟᱨ ᱛᱮᱦᱮᱧ ᱩᱫᱩᱜ ᱟᱯᱮ ᱛᱟᱵᱚᱱᱟ ᱪᱮᱫ ᱤᱧ ᱠᱟᱹᱢᱤ ᱠᱟᱱᱟ ᱱᱟᱜ ᱟᱨ ᱤᱧ ᱫᱚᱧ ᱞᱟᱦᱟ ᱠᱟᱱᱟ ᱚᱱᱠᱟ ᱡᱟᱛᱮ ᱯᱩᱛᱷᱤ ᱠᱷᱟᱲ ᱨᱮ ᱛᱤᱸᱜᱩ ᱟᱨ ᱟᱨ ᱠᱚᱫᱚ ᱠᱚ ᱦᱤᱡᱩᱜ ᱠᱟᱱᱟ ᱟᱨᱠᱤ ᱛᱚ ᱪᱚᱞᱚ ᱵᱷᱤᱰᱤᱭᱳ ᱧᱮᱞ ᱛᱟᱵᱚᱱ ᱯᱮ ᱛᱚ ᱜᱟᱛᱮ ᱠᱚ ᱱᱚᱜᱼᱚᱭ ᱡᱟᱦᱟᱸ ᱚᱲᱟᱜ ᱯᱮ ᱧᱮᱞ ᱧᱟᱢᱮᱫᱼᱟ ᱱᱚᱣᱟ ᱚᱲᱟᱜ ᱨᱚᱝ ᱠᱟᱹᱢᱤ ᱨᱮᱱ ᱤᱧ ᱫᱚ ᱢᱤᱥᱛᱨᱤ ᱠᱟᱱ ᱛᱟᱵᱚᱱᱤᱧ ᱟᱨ ᱱᱚᱰᱮ ᱜᱮ ᱤᱧ ᱫᱚᱧ ᱠᱟᱹᱢᱤ ᱠᱟᱱ ᱛᱟᱦᱮᱱᱟ ᱟᱨ ᱚᱱᱟ ᱵᱮᱜᱚᱨ ᱪᱟᱹᱠᱨᱤ ᱠᱚᱦᱚᱸᱧ ᱛᱚᱞᱟᱥᱮᱫ ᱛᱟᱵᱚᱱᱟ ᱟᱫᱚ ᱵᱮᱥ ᱧᱚᱜᱟᱜ ᱪᱟᱹᱠᱨᱤ ᱠᱚᱜᱮ ᱵᱟᱝ ᱡᱚᱴᱟᱣᱟᱹᱧ ᱠᱟᱱᱟ ᱟᱫᱚ ᱤᱱᱟᱹ ᱛᱮᱜᱮ ᱪᱟᱹᱠᱨᱤ ᱠᱚᱫᱚ ᱵᱟᱹᱧ ᱪᱟᱹᱠᱨᱤᱭᱮᱫ ᱛᱟᱵᱚᱱᱟ ᱟᱫᱚ ᱱᱤᱭᱟᱹ ᱜᱷᱟᱹᱲᱤ ᱫᱚ ᱚᱱᱟ ᱨᱚᱝ ᱢᱤᱥᱛᱨᱤ ᱠᱟᱹᱢᱤ ᱜᱤᱧ ᱠᱟᱹᱢᱤᱭᱮᱫ ᱛᱟᱵᱚᱱᱟ

ᱦᱚᱸᱜᱼᱚ ᱱᱚᱣᱟ ᱫᱷᱟᱨᱮᱱᱟᱜ ᱚᱲᱟᱜ ᱯᱮ ᱠᱩᱥᱤᱭᱟᱜ ᱠᱟᱱᱟ ᱠᱚᱢᱮᱱᱴ ᱠᱟᱛᱮ ᱞᱟᱹᱭ ᱛᱟᱵᱚᱱ ᱯᱮ ᱚᱠᱟᱴᱟᱜ ᱵᱮᱥ ᱧᱚᱜ ᱦᱩᱭ ᱟᱠᱟᱱᱟ ᱛᱚ ᱱᱤᱛᱚᱜ ᱫᱚ ᱡᱟᱦᱟᱸ ᱚᱲᱟᱜ ᱞᱮ ᱨᱚᱝ ᱠᱮᱫᱟ ᱚᱱᱟ ᱚᱲᱟᱜ ᱪᱮᱛᱟᱱ ᱨᱮ ᱢᱮᱱᱟᱜ ᱞᱮᱭᱟ ᱱᱚᱜᱼᱚ ᱱᱚᱝᱠᱟ ᱪᱮᱛᱟᱱ ᱨᱮᱱᱟᱜ ᱱᱟᱡᱟᱨᱟ ᱢᱮᱱᱟᱜᱼᱟ ᱧᱮᱞ ᱯᱮ ᱟᱨ ᱱᱚᱜᱼᱚ ᱛᱮᱱᱟᱜ ᱧᱮᱞ ᱯᱮ ᱞᱩᱠ ᱱᱚᱜᱼᱚ ᱱᱚᱝᱠᱟ ᱢᱮᱱᱟᱜᱼᱟ ᱚᱲᱟᱜ ᱞᱮ ᱨᱚᱝ ᱠᱮᱫᱟ ᱪᱮᱫ ᱢᱮᱛᱟ ᱯᱮᱭᱟ ᱫᱚᱥ ᱫᱤᱱ ᱜᱟᱱ ᱞᱟᱜᱟᱣᱱᱟ ᱱᱚᱣᱟ ᱴᱷᱮᱱ ᱚᱲᱟᱜ ᱟᱨ ᱦᱟᱱᱟ ᱱᱟ ᱫᱷᱟᱨᱮ ᱢᱮᱱᱟᱜᱼᱟ ᱦᱟᱱᱟ ᱱᱟ ᱚᱲᱟᱜ ᱞᱮ ᱨᱚᱝ ᱟᱠᱟᱫᱟ ᱱᱚᱜᱼᱚᱭ ᱯᱮ ᱧᱮᱞ ᱧᱟᱢᱮᱫ ᱯᱟᱹᱪᱤᱞ ᱠᱚ ᱟᱨ ᱱᱚᱜᱼᱚ ᱱᱚᱣᱟ ᱱᱟᱣᱟ ᱜᱮᱴ ᱠᱚ ᱱᱚᱣᱟ ᱠᱚᱫᱚ ᱛᱤᱦᱤᱧ ᱜᱮᱞᱮ ᱨᱚᱝ ᱟᱠᱟᱫᱼᱟ ᱟᱫᱚ ᱚᱠᱟ ᱞᱮᱠᱟ ᱦᱩᱭ ᱟᱠᱟᱱᱟ ᱱᱚᱣᱟ ᱠᱚ ᱦᱟᱸᱜ ᱠᱚᱢᱮᱱᱴ ᱠᱟᱛᱮ ᱞᱟᱹᱭ ᱯᱮ ᱟᱨ ᱵᱮᱥ ᱞᱮᱠᱟ ᱧᱮᱞᱚᱜ ᱠᱟᱱᱟ ᱥᱮ ᱵᱟᱝ ᱚᱱᱟ ᱦᱚᱸ ᱞᱟᱹᱭ ᱯᱮ ᱟᱨ ᱱᱚᱣᱟ ᱠᱚᱫᱚ ᱤᱧᱟᱹᱜ ᱦᱟᱸᱜ ᱠᱷᱟᱱ ᱵᱩᱫᱽᱫᱷᱤ ᱫᱤᱥᱟᱹ ᱛᱮᱜᱮ ᱨᱚᱝ ᱦᱩᱭ ᱟᱠᱟᱱᱟ ᱟᱨ ᱠᱟᱞᱟᱨ ᱠᱚ ᱴᱷᱤᱠ ᱴᱷᱟᱠ ᱢᱮᱪ ᱟᱠᱟᱱᱟ ᱥᱮ ᱵᱟᱝ ᱚᱱᱟ ᱦᱚᱸ ᱞᱟᱹᱭ ᱛᱟᱵᱚᱱ ᱯᱮ ᱟᱨ ᱱᱚᱜᱼᱚᱭ ᱱᱤᱭᱟᱹᱴᱟᱜ ᱡᱟᱦᱟᱸ ᱚᱲᱟᱜ ᱯᱮ ᱧᱮᱞ ᱧᱟᱢᱮᱫᱼᱟ ᱱᱚᱣᱟ ᱫᱚ ᱠᱤᱪᱷᱩ ᱫᱤᱱ ᱞᱟᱦᱟ ᱜᱮᱞᱮ ᱨᱚᱝ ᱟᱠᱟᱜᱼᱟ ᱟᱨ ᱱᱚᱣᱟ ᱫᱚ ᱫᱮᱣᱟᱞ ᱠᱚᱫᱚ ᱵᱟᱭ ᱨᱚᱝ ᱟᱠᱟᱱᱟ ᱞᱟᱹᱜᱤᱫ ᱮᱴᱟ